ᱛᱮᱦᱮᱧ ᱫᱚ ᱠᱟᱨᱟᱢ ᱵᱚᱸᱜᱟ ᱵᱤᱥᱚᱭ ᱛᱮ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱟᱨ ᱱᱚᱣᱟ ᱠᱟᱨᱟᱢ ᱠᱩᱠᱞᱤ ᱫᱚ ᱵᱟᱨ ᱦᱟᱹᱴᱤᱧ ᱨᱮᱞᱤᱧ ᱦᱟᱹᱴᱤᱧ ᱟᱠᱟᱫᱼᱟ ᱢᱤᱫ ᱦᱟᱹᱴᱤᱧ ᱟᱨ ᱵᱟᱨ ᱦᱟᱹᱴᱤᱧ ᱛᱚ ᱛᱮᱦᱮᱧ ᱫᱚᱵᱚᱱ ᱧᱮᱞᱟ ᱢᱤᱫ ᱦᱟᱹᱴᱤᱧ ᱫᱮᱞᱟ ᱛᱚᱵᱮ ᱵᱚ ᱧᱮᱞ ᱞᱮᱜᱮ ᱛᱮᱦᱮᱧᱟᱜ ᱠᱩᱠᱞᱤ ᱞᱟᱹᱱᱟᱹᱭ ᱯᱩᱭᱞᱩ ᱛᱮ ᱚᱠᱚᱭ ᱛᱤᱠᱤᱱ ᱠᱤᱱ ᱫᱮᱵᱟ ᱥᱮᱵᱟ ᱞᱮᱫᱮᱭᱟ ᱟᱨ ᱵᱟᱝᱢᱟ ᱚᱠᱚᱭ ᱛᱤᱠᱤᱱ ᱯᱩᱭᱞᱩ ᱠᱟᱨᱟᱢ ᱵᱚᱸᱜᱟ ᱠᱤᱱ ᱮᱦᱚᱵ ᱞᱮᱫᱼᱟ᱾ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱟᱹᱨᱢᱩ ᱫᱷᱟᱹᱨᱢᱩ᱾ ᱫᱚᱥᱟᱨ ᱠᱩᱠᱞᱤ ᱫᱚ ᱦᱩᱭᱩᱜ ᱠᱟᱱᱟ ᱠᱟᱨᱟᱢ ᱵᱚᱸᱜᱟ ᱨᱮᱫᱚ ᱚᱠᱟ ᱫᱟᱨᱮ ᱨᱮᱭᱟᱜ ᱰᱟᱹᱨ ᱵᱚᱱ ᱵᱤᱫᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱟᱨᱟᱢ ᱫᱟᱨᱮ ᱨᱮᱭᱟᱜ ᱰᱟᱹᱨ ᱛᱮᱥᱟᱨ ᱠᱩᱠᱞᱤ ᱫᱚ ᱦᱩᱭᱩᱜ ᱠᱟᱱᱟ ᱠᱟᱨᱟᱢ ᱵᱚᱸᱜᱟ ᱨᱮᱫᱚ ᱚᱠᱟ ᱮᱱᱮᱡ ᱥᱮᱨᱮᱧ ᱦᱩᱭᱩᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱨᱤᱸᱡᱟᱹ ᱠᱟᱨᱟᱢ ᱟᱨ ᱰᱟᱱᱴᱟ ᱦᱚᱸᱠᱚ ᱮᱱᱮᱡ ᱜᱮᱭᱟ ᱯᱩᱱ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱨᱟᱢ ᱵᱚᱸᱜᱟ ᱫᱚ ᱛᱤᱱᱟᱹᱜ ᱞᱮᱠᱟᱱᱟᱜ ᱵᱚᱱ ᱵᱚᱸᱜᱟᱭᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱨ ᱞᱮᱠᱟᱱᱟᱜ ᱵᱚᱱ ᱵᱚᱸᱜᱟᱭᱟ ᱢᱤᱫ ᱫᱚ ᱰᱟᱺᱜᱩᱣᱟᱹ ᱠᱟᱨᱟᱢ ᱟᱨ ᱢᱤᱫ ᱫᱚ ᱡᱟᱣᱟ ᱠᱟᱨᱟᱢ ᱡᱟᱣᱟ ᱠᱟᱨᱟᱢ ᱫᱚ ᱵᱩᱰᱷᱤ ᱠᱟᱨᱟᱢ ᱦᱚᱸᱠᱚ ᱢᱮᱛᱟᱜᱼᱟ ᱢᱚᱬᱮ ᱱᱟᱢᱵᱟᱨ ᱠᱩᱠᱞᱤ ᱫᱚ ᱦᱩᱭᱩᱜ ᱠᱟᱱᱟ ᱯᱤᱞᱪᱩ ᱦᱟᱲᱟᱢ ᱯᱤᱞᱪᱩ ᱵᱩᱰᱷᱤ ᱨᱤᱱ ᱵᱟᱨᱭᱟ ᱜᱩᱛᱤ ᱠᱟᱹᱲᱢᱤ ᱠᱤᱱ ᱛᱟᱦᱮᱸ ᱠᱟᱱᱟ ᱟᱹᱠᱤᱱᱟᱜ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱥᱚ ᱟᱨ ᱞᱚᱥᱚ ᱛᱩᱨᱩᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱷᱟᱹᱨᱢᱩ ᱨᱤᱱ ᱟᱭᱳ ᱵᱟᱵᱟ ᱦᱟᱜ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱟᱭᱳ ᱫᱚ ᱵᱟᱥᱚ ᱟᱨ ᱵᱟᱵᱟ ᱫᱚ ᱞᱚᱥᱚ ᱮᱭᱟᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱷᱟᱹᱨᱢᱩ ᱫᱚ ᱚᱠᱟ ᱜᱟᱲ ᱨᱮᱠᱤᱱ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱪᱤᱨᱩ ᱜᱟᱲ ᱨᱮᱠᱤᱱ ᱛᱟᱦᱮᱸ ᱠᱟᱱᱟ ᱤᱨᱟᱹᱞ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱚ ᱚᱠᱟ ᱫᱟᱨᱮ ᱵᱩᱴᱟᱹᱨᱮ ᱡᱟᱹᱯᱤᱫ ᱞᱮᱫᱟᱭ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱟᱨᱟᱢ ᱫᱟᱨᱮ ᱵᱩᱴᱟᱹ ᱨᱮ ᱡᱟᱹᱯᱤᱫ ᱞᱮᱫᱟᱭ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱠᱟᱹᱨᱢᱩᱭ ᱡᱟᱹᱯᱤᱫ ᱞᱮᱫ ᱠᱟᱨᱟᱢ ᱫᱟᱨᱮ ᱫᱚ ᱚᱠᱟ ᱜᱟᱰᱟ ᱟᱲᱮ ᱨᱮ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱴᱟᱹᱴᱤ ᱡᱷᱟᱹᱨᱤ ᱜᱟᱰᱟ ᱟᱲᱮ ᱨᱮ ᱛᱟᱦᱮᱸ ᱠᱟᱱᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱴᱟᱹᱴᱤ ᱡᱷᱟᱹᱨᱤ ᱜᱟᱰᱟ ᱫᱚ ᱚᱠᱟ ᱵᱩᱨᱩ ᱠᱷᱚᱱ ᱚᱰᱚᱠ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱞᱩᱜᱩ ᱵᱩᱨᱩ ᱠᱷᱚᱱ ᱚᱰᱚᱠ ᱟᱠᱟᱱᱟ